ᱠᱷᱚᱱ ᱞᱟᱦᱟᱛᱮ ᱥᱟᱱᱟᱢ ᱠᱚ ᱡᱚᱦᱟᱨ ᱜᱮ ᱤᱧ ᱜᱮ ᱠᱷᱩᱫᱤᱨᱟᱢ ᱢᱟᱱᱰᱤ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱤᱝᱨᱮᱡᱤ ᱢᱟᱹᱦᱤᱛ ᱮᱠᱩᱥ ᱮᱠ ᱫᱩ ᱦᱟᱡᱟᱨ ᱦᱤᱞᱳᱜ ᱜᱩᱲᱟᱹᱵᱟᱱᱫᱟ ᱢᱟᱹᱡᱷᱤ ᱯᱟᱨᱜᱟᱱᱟ ᱢᱟᱦᱟᱞ ᱛᱚᱨᱚᱯ ᱡᱩᱣᱟᱹᱞ ᱠᱟᱴᱟ ᱟᱹᱫᱤᱵᱟᱹᱥᱤ ᱥᱟᱝᱥᱠᱨᱤᱛᱤᱠ ᱠᱚᱞᱟ ᱠᱮᱱᱫᱨᱚ ᱨᱮ ᱢᱤᱫ ᱫᱩᱯᱩᱲᱩᱵ ᱥᱟᱯᱲᱟᱣ ᱦᱩᱭ ᱞᱮᱱᱟ ᱚᱱᱟᱨᱮ ᱜᱩᱲᱟᱵᱟᱱᱫᱟ ᱛᱚᱨᱚᱯ ᱨᱤᱱ ᱢᱟᱹᱡᱷᱤ ᱵᱟᱵᱟ ᱯᱟᱨᱜᱟᱱᱟ ᱵᱟᱵᱟ ᱜᱚᱰᱮᱛ ᱵᱟᱵᱟ ᱥᱟᱶᱛᱮ ᱢᱟᱹᱡᱷᱤ ᱦᱚᱯᱚᱱ ᱠᱚ ᱥᱟᱶᱛᱮ ᱫᱮᱥ ᱯᱟᱨᱜᱟᱱᱟ ᱵᱟᱵᱟ ᱢᱟᱱ ᱵᱟᱭᱡᱩ ᱢᱩᱨᱢᱩ ᱥᱟᱶᱛᱮ ᱫᱷᱟᱲ ᱫᱤᱥᱚᱢ ᱢᱟᱹᱡᱷᱤ ᱯᱟᱨᱜᱟᱱᱟ ᱢᱟᱦᱟᱞ ᱨᱤᱱᱤᱡ ᱡᱟᱭᱨᱮᱛ ᱜᱚᱢᱠᱮ ᱢᱟᱱ ᱯᱚᱧᱪᱟᱱᱚᱱ ᱥᱚᱨᱮᱱ ᱜᱚᱢᱠᱮ ᱛᱟᱹᱠᱤᱱ ᱦᱚᱸ ᱥᱮᱴᱮᱨ ᱠᱤᱱ ᱛᱟᱦᱮᱸ ᱠᱟᱱᱟ ᱟᱫᱚ ᱚᱱᱟᱜᱮ ᱫᱮᱞᱟ ᱵᱚᱱ ᱟᱸᱡᱚᱢ ᱞᱮᱜᱮ ᱫᱷᱟᱲ ᱫᱤᱥᱚᱢ ᱢᱟᱹᱡᱷᱤ ᱯᱟᱨᱜᱟᱱᱟ ᱢᱟᱦᱟᱞ ᱡᱟᱭᱨᱮᱫ ᱢᱟᱱ ᱯᱚᱧᱪᱟᱱᱚᱱ ᱜᱚᱢᱠᱮ ᱛᱟᱹᱠᱤᱱᱟᱜ ᱟᱲᱟᱝ ᱛᱮ ᱚᱱᱟ ᱫᱩᱲᱩᱵ ᱨᱮ ᱪᱮᱫ ᱠᱚ ᱵᱚᱱ ᱜᱟᱞᱢᱟᱨᱟᱣ ᱠᱮᱜᱼᱟ ᱟᱨ ᱪᱮᱫ ᱠᱚᱵᱚᱱ ᱜᱟᱞᱢᱟᱨᱟᱣ ᱠᱮᱜᱼᱟ ᱚᱱᱟᱜᱮ ᱫᱮᱞᱟ ᱵᱚᱱ ᱟᱸᱡᱚᱢᱟ ᱜᱚᱢᱠᱮ ᱡᱚᱦᱟᱨ ᱡᱚᱦᱟᱨ ᱢᱟᱥᱮ ᱛᱮᱦᱮᱧ ᱪᱮᱫ ᱨᱮᱱᱟᱜ ᱫᱩᱲᱩᱵ ᱱᱚᱣᱟ ᱫᱚ ᱴᱷᱟᱹᱣᱠᱟᱹ ᱞᱮᱱ ᱛᱟᱦᱮᱸᱫ ᱜᱩᱲᱟᱵᱟᱱᱫᱟ ᱛᱚᱨᱚᱯ ᱨᱮ ᱟᱹᱰᱤ ᱥᱟᱨᱦᱟᱣ ᱜᱮ ᱡᱮ ᱛᱮᱦᱮᱧ ᱱᱚᱣᱟ ᱜᱩᱲᱟᱵᱟᱱᱫᱟ ᱛᱚᱨᱚᱯ ᱨᱮ ᱢᱤᱫᱴᱟᱝ ᱥᱟᱢᱟᱡᱤᱠ ᱡᱟᱦᱟᱸ ᱫᱩᱯᱩᱲᱩᱵ ᱦᱩᱭ ᱥᱟᱹᱛ ᱮᱱᱟ ᱫᱮᱥ ᱯᱟᱨᱜᱟᱱᱟ ᱵᱟᱵᱟ ᱢᱟᱹᱱ ᱵᱟᱹᱭᱡᱩ ᱢᱩᱨᱢᱩᱣᱟᱜ ᱟᱸᱫᱮ ᱛᱮ ᱱᱚᱰᱮ ᱱᱚᱣᱟ ᱜᱩᱲᱟᱹᱵᱟᱱᱫᱟ ᱛᱚᱨᱚᱯ ᱡᱟᱦᱟᱸ ᱫᱚ ᱟᱹᱰᱤ ᱫᱤᱱ ᱠᱷᱚᱱ ᱱᱚᱣᱟ ᱫᱷᱟᱲ ᱫᱤᱥᱚᱢ ᱩᱭᱦᱟᱹᱨᱚᱜ ᱠᱟᱱ ᱛᱟᱦᱮᱸ ᱠᱟᱱᱟ ᱱᱚᱣᱟ ᱜᱟᱰᱟ ᱯᱟᱨᱚᱢ ᱨᱮ ᱟᱨ ᱢᱤᱫᱴᱟᱝ ᱛᱚᱨᱚᱯ ᱢᱤᱫᱴᱟᱝ ᱥᱤᱨᱡᱟᱹᱣ ᱦᱩᱭᱩᱜᱼᱟ ᱟᱫᱚ ᱚᱱᱟ ᱞᱮᱠᱟ ᱛᱮᱜᱮ ᱱᱚᱣᱟ ᱠᱷᱚᱱ ᱞᱟᱦᱟ ᱨᱮᱦᱚᱸ ᱪᱮᱥᱴᱟ ᱦᱩᱭ ᱞᱮᱱ ᱜᱮᱭᱟ ᱢᱮᱱᱠᱷᱟᱱ ᱩᱱᱤ ᱱᱟᱯᱟᱭ ᱵᱟᱝ ᱦᱩᱭ ᱞᱮᱱ ᱠᱷᱟᱹᱛᱤᱨ ᱛᱮ ᱟᱨᱚ ᱫᱚᱦᱲᱟ ᱛᱮ ᱛᱮᱦᱮᱧ ᱱᱚᱰᱮ ᱫᱩᱯᱩᱲᱩᱵ ᱦᱩᱭ ᱟᱠᱟᱱᱟ ᱟᱨ ᱫᱩᱯᱩᱲᱩᱵ ᱨᱮ ᱛᱮᱦᱮᱧ ᱱᱚᱰᱮ ᱛᱚᱨᱚᱵ ᱯᱟᱨᱜᱟᱱᱟ ᱡᱚᱜᱚ ᱛᱚᱨᱚᱵ ᱯᱟᱨᱜᱟᱱᱟ ᱟᱨ ᱡᱚᱜᱚ ᱯᱟᱨᱟᱱᱤᱠ ᱛᱚᱨᱚᱵ ᱯᱟᱨᱟᱱᱤᱠ ᱚᱱᱟ ᱯᱚᱨᱮ ᱛᱚᱨᱚᱵ ᱜᱚᱰᱮᱛ ᱟᱨ ᱛᱚᱨᱚᱵ ᱡᱟᱭᱨᱮᱛ ᱵᱚᱱ ᱵᱟᱪᱷᱱᱟᱣ ᱥᱟᱹᱛ ᱠᱮᱫ ᱠᱚᱣᱟ ᱟᱨ ᱱᱩᱠᱩ ᱵᱟᱪᱷᱱᱟᱣ ᱯᱚᱨᱮ ᱱᱚᱣᱟ ᱛᱤᱞᱠᱟᱹ ᱦᱟᱜ ᱛᱤᱞᱠᱟᱹ ᱵᱟᱵᱟ ᱛᱤᱞᱠᱟᱹ ᱢᱟᱹᱡᱷᱤᱭᱟᱜ ᱡᱚᱱᱚᱢ ᱫᱤᱱ ᱨᱮ ᱢᱟᱱᱮ ᱮᱜᱟᱨᱚ ᱯᱷᱮᱵᱽᱨᱩᱣᱟᱨᱤ ᱩᱱᱠᱩ ᱩᱱᱠᱩ ᱵᱚᱱ ᱫᱟᱹᱦᱲᱤ ᱵᱚᱱ ᱪᱟᱞ ᱥᱟᱹᱛ ᱟᱠᱚᱣᱟ ᱦᱟᱸᱜ ᱟᱫᱚ ᱱᱚᱣᱟ ᱠᱚ ᱠᱟᱛᱷᱟ ᱛᱮᱦᱮᱧ ᱴᱷᱟᱹᱣᱠᱟᱹᱭᱮᱱᱟ ᱟᱨ ᱟᱹᱞᱤᱧ ᱮᱛᱚᱢ ᱨᱮ ᱟᱨ ᱠᱚᱸᱭᱮ ᱨᱮ ᱥᱟᱱᱟᱢ ᱜᱮ ᱩᱱᱠᱩ ᱛᱤᱸᱜᱩ ᱠᱮᱴᱮᱡ ᱠᱮᱫ ᱠᱚᱣᱟ ᱵᱚᱱ ᱟᱨ ᱚᱱᱟ ᱥᱟᱶᱛᱮ ᱱᱚᱣᱟ ᱛᱚᱨᱚᱯ ᱨᱮᱱ ᱡᱟᱦᱟᱸ ᱛᱤᱱᱟᱹᱜ ᱜᱮ ᱢᱟᱹᱡᱷᱤ ᱵᱟᱵᱟ ᱠᱚ ᱢᱮᱱᱟᱜ ᱠᱚᱣᱟ ᱟᱹᱰᱤ ᱞᱤᱧ ᱥᱟᱨᱦᱟᱣ ᱠᱚᱣᱟ ᱮᱱᱟᱝ ᱥᱮᱛᱟᱜ ᱠᱷᱚᱱ ᱱᱚᱣᱟ ᱞᱮ ᱯᱟᱸᱡᱟ ᱞᱮ ᱪᱷᱩᱴᱟᱹᱣ ᱞᱮᱱᱟ ᱡᱮ ᱚᱠᱚᱭ ᱞᱮᱠᱟᱱᱟᱜ ᱛᱟᱨᱮᱱ ᱨᱮ ᱱᱚᱣᱟ ᱵᱚᱱ ᱫᱟᱹᱭᱠᱟᱹ ᱵᱚᱱ ᱮᱢ ᱫᱟᱲᱮᱭᱟᱜᱼᱟ ᱡᱟᱦᱟᱸ ᱠᱷᱟᱹᱛᱤᱨ ᱛᱮ ᱟᱵᱚᱨᱮᱱ ᱛᱟᱭᱱᱚᱢ ᱨᱮᱱ ᱯᱚᱝ ᱯᱚᱝᱲᱟ ᱠᱚ ᱟᱵᱚ ᱥᱩᱨᱚᱠᱠᱷᱤᱛᱚ ᱵᱚᱱ ᱫᱚᱦᱚ ᱫᱟᱲᱮᱭᱟ ᱠᱚᱣᱟ ᱟᱫᱚ ᱱᱚᱣᱟ ᱠᱚ ᱤᱫᱤ ᱠᱟᱛᱮ ᱜᱮ ᱟᱵᱚ ᱪᱮᱛᱟᱱ ᱨᱮ ᱟᱹᱰᱤ ᱨᱚᱠᱚᱢ ᱱᱤᱛᱚᱜ ᱫᱩᱱᱤᱭᱟᱹ ᱨᱮ ᱮᱯᱮᱨᱦᱮᱸᱰᱮᱡ ᱡᱟᱦᱟᱸ ᱧᱮᱞ ᱧᱟᱢᱚᱜ ᱠᱟᱱ ᱫᱚ ᱡᱮᱢᱚᱱ ᱢᱟᱨᱟᱝ ᱵᱩᱨᱩ ᱨᱮᱱᱟᱜ ᱞᱮᱠᱟᱱᱟᱜ ᱮᱯᱮᱨ ᱦᱮᱰᱮᱡ ᱟᱹᱰᱤ ᱢᱟᱨᱟᱝ ᱮᱯᱮᱨ ᱦᱮᱰᱮᱡ ᱠᱟᱱᱟ ᱞᱩᱜᱩ ᱵᱩᱨᱩ ᱞᱮᱠᱟᱱᱟᱜ ᱮᱯᱮᱨ ᱦᱮᱰᱮᱡ ᱱᱤᱛᱚᱜ ᱦᱚᱸ ᱡᱩᱞᱩᱜ ᱠᱟᱱᱟ ᱟᱫᱚ ᱱᱚᱝᱠᱟᱱᱟᱜ ᱮᱯᱮᱨ ᱦᱮᱰᱮᱡ ᱟᱛᱳ ᱫᱤᱥᱚᱢ ᱨᱮᱦᱚᱸ ᱟᱹᱨᱤᱪᱟᱹᱞᱤ ᱤᱫᱤ ᱠᱟᱛᱮ ᱟᱹᱰᱤ ᱰᱷᱮᱨ ᱜᱮ ᱮᱯᱮᱨ ᱦᱮᱰᱮᱡ ᱪᱟᱞᱟᱜ ᱠᱟᱱᱟ ᱦᱚᱞᱟ ᱢᱟᱫᱷᱮᱨ ᱜᱮ ᱠᱷᱚᱵᱚᱨ ᱠᱚ ᱱᱚᱝᱠᱟ ᱧᱟᱢᱚᱜᱚᱜ ᱠᱟᱱᱟ ᱡᱮ ᱯᱟᱹᱨᱤᱥ ᱠᱚ ᱵᱟᱝ ᱠᱚ ᱵᱟᱲᱟᱭ ᱫᱟᱲᱮᱭᱟᱜ ᱠᱟᱱ ᱠᱷᱟᱹᱛᱤᱨ ᱛᱮ ᱟᱵᱚᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱠᱚ ᱵᱚᱦᱮᱞᱚᱜ ᱠᱟᱱᱟ ᱟᱫᱚ ᱱᱚᱜᱼᱚ ᱱᱚᱝᱠᱟᱱᱟᱜ ᱟᱹᱰᱤ ᱰᱷᱮᱨ ᱠᱟᱹᱢᱤ ᱦᱚᱨᱟ ᱠᱚ ᱡᱟᱦᱟᱸ ᱫᱷᱚᱨᱚᱢ ᱠᱚ ᱤᱫᱤ ᱠᱟᱛᱮᱫ ᱦᱚᱸ ᱟᱹᱰᱤ ᱦᱚᱲ ᱱᱚᱝᱠᱟ ᱵᱟᱝ ᱠᱚ ᱵᱩᱡᱷᱟᱹᱣ ᱧᱟᱢ ᱫᱟᱲᱮᱭᱟᱜ ᱠᱟᱱ ᱛᱟᱵᱚᱱᱟ ᱡᱮ ᱟᱵᱚ ᱚᱠᱟ ᱫᱷᱚᱨᱚᱢ ᱛᱮᱵᱚᱱ ᱪᱟᱞᱟᱣ ᱞᱮᱱᱠᱷᱟᱱ ᱱᱟᱯᱟᱭᱚᱜᱼᱟ ᱟᱫᱚ ᱱᱚᱝᱠᱟᱱᱟᱜ ᱤᱫᱤ ᱠᱟᱛᱮᱫ ᱟᱵᱚᱣᱟᱜ ᱡᱟᱦᱟᱸ ᱟᱹᱨᱤᱪᱟᱹᱞᱤ ᱱᱟᱭ ᱞᱟᱭ ᱞᱟᱠᱪᱟᱨ ᱡᱟᱦᱟᱸ ᱥᱮᱫᱟᱭ ᱠᱷᱚᱱ ᱢᱟᱨᱮ ᱦᱟᱯᱲᱟᱢ ᱠᱷᱚᱱ ᱟᱵᱚ ᱟᱹᱰᱤ ᱢᱟᱨᱮ ᱦᱚᱲ ᱠᱟᱱᱟ ᱵᱚᱱ ᱱᱚᱝᱠᱟᱱᱟᱜ ᱡᱩᱫᱤ ᱟᱵᱚ ᱵᱚᱱ ᱵᱚᱦᱮᱞ ᱜᱤᱰᱤᱭᱟ ᱛᱟᱦᱚᱞᱮ ᱟᱵᱚ ᱨᱮᱱ ᱦᱤᱡᱩᱜ ᱠᱟᱱ ᱯᱚᱝ ᱯᱚᱝᱲᱟ ᱵᱟᱝ ᱠᱚ ᱢᱟᱯ ᱫᱟᱲᱮ ᱟᱵᱚᱱᱟ ᱟᱨ ᱟᱵᱚ ᱩᱱᱠᱩ ᱞᱟᱹᱜᱤᱫ ᱪᱮᱫ ᱫᱟᱹᱭᱠᱟᱹ ᱟᱵᱚᱣᱟᱜ ᱡᱟᱦᱟᱸ ᱫᱟᱹᱭᱠᱟᱹ ᱠᱟᱱᱟ ᱩᱱᱠᱩ ᱵᱟᱵᱚᱱ ᱪᱟᱞ ᱦᱚᱴᱚ ᱫᱟᱲᱮ ᱟᱠᱚᱣᱟ ᱟᱫᱚ ᱚᱱᱟ ᱤᱫᱤ ᱠᱟᱛᱮᱫ ᱜᱮ ᱛᱮᱦᱮᱧᱟᱜ ᱱᱚᱣᱟ ᱡᱟᱦᱟᱸ ᱜᱟᱯᱟᱞ ᱢᱟᱨᱟᱣ ᱡᱟᱦᱟᱸ ᱵᱳᱭᱴᱷᱚᱠ ᱟᱹᱰᱤ ᱨᱟᱹᱥᱠᱟᱹ ᱥᱮᱞᱮᱫ ᱥᱟᱹᱛ ᱯᱩᱨᱟᱹᱣ ᱮᱱᱟ ᱟᱨ ᱱᱚᱣᱟ ᱛᱮᱦᱮᱧ ᱱᱚᱰᱮ ᱟᱹᱫᱤᱵᱟᱹᱥᱤ ᱥᱟᱝᱥᱠᱨᱤᱛᱤᱠ ᱠᱚᱞᱟ ᱠᱮᱱᱫᱨᱚ ᱵᱷᱚᱵᱚᱱ ᱡᱩᱣᱟᱹᱞ ᱠᱟᱴᱟ ᱯᱨᱚᱠᱷᱚᱸᱰ ᱜᱩᱲᱟᱹ ᱵᱟᱱᱫᱟ ᱱᱚᱣᱟ ᱛᱚᱨᱚᱯ ᱱᱚᱣᱟ ᱜᱩᱲᱟᱹ ᱵᱟᱱᱫᱟ ᱛᱚᱨᱚᱯ ᱦᱚᱸ ᱯᱟᱨᱜᱟᱱᱟ ᱵᱟᱵᱟ ᱛᱟᱹᱠᱤᱱ ᱠᱤᱱ ᱩᱰᱷᱟᱹᱣ ᱥᱟᱹᱛ ᱟᱠᱟᱜᱼᱟ ᱟᱨ ᱱᱚᱣᱟ ᱨᱮᱱᱟᱝ ᱵᱤᱫᱷᱤᱵᱚᱛ ᱡᱟᱦᱟᱸ ᱫᱟᱹᱦᱲᱤ ᱚᱱᱟ ᱫᱚ ᱵᱟᱵᱟ ᱛᱤᱞᱠᱟᱹ ᱢᱟᱹᱡᱷᱤ ᱡᱚᱭᱚᱱᱛᱤ ᱨᱮᱵᱚᱱ ᱴᱷᱟᱹᱣᱠᱟᱹ ᱡᱩᱛ ᱟᱠᱟᱜᱼᱟ ᱟᱨ ᱥᱟᱱᱟᱢ ᱫᱤᱥᱚᱢ ᱨᱮᱱ ᱦᱚᱲ ᱠᱚ ᱱᱚᱣᱟ ᱵᱚᱱ ᱵᱟᱰᱟᱭ ᱢᱟ ᱡᱮ ᱡᱩᱣᱟᱹᱞ ᱠᱟᱴᱟ ᱢᱤᱫᱴᱟᱝ ᱵᱩᱲᱟᱹ ᱜᱩᱲᱟᱹ ᱵᱟᱱᱫᱟ ᱢᱤᱫᱴᱟᱝ ᱛᱚᱨᱚᱯ ᱵᱮᱱᱟᱣᱮᱱ ᱛᱟᱵᱚᱱᱟ ᱱᱚᱣᱟ ᱨᱮᱱ ᱡᱟᱦᱟᱸ ᱛᱤᱱᱟᱹᱜ ᱜᱮ ᱦᱚᱯᱚᱱ ᱠᱚ ᱱᱚᱣᱟ ᱛᱚᱨᱚᱯ ᱨᱮᱱ ᱢᱟᱹᱡᱷᱤ ᱠᱚ ᱱᱚᱣᱟ ᱛᱚᱨᱚᱯ ᱨᱮᱱ ᱯᱟᱨᱜᱟᱱᱟ ᱵᱟᱵᱟ ᱠᱚ ᱥᱟᱱᱟᱢ ᱫᱤᱥᱚᱢ ᱨᱮᱠᱚ ᱫᱟᱬᱟᱱᱟᱠᱚ ᱱᱩᱠᱩ ᱵᱚᱱ ᱨᱟᱹᱥᱠᱟᱹ ᱥᱮᱞᱮᱫ ᱵᱚᱱ ᱟᱛᱟᱝ ᱫᱟᱨᱟᱢ ᱠᱚᱢᱟ ᱱᱚᱣᱟ ᱮᱜᱟᱨᱚ ᱛᱟᱹᱨᱤᱠᱷ ᱠᱷᱟᱱ ᱜᱮ ᱩᱱᱠᱩ ᱫᱟᱹᱦᱲᱤ ᱪᱟᱞ ᱯᱚᱨᱮ ᱵᱚᱱ ᱧᱮᱞ ᱴᱷᱟᱹᱣᱠᱟᱹ ᱫᱟᱲᱮᱭᱟᱠᱚᱣᱟ ᱢᱟ ᱮᱱᱠᱷᱟᱱ ᱱᱤᱭᱟᱹ ᱠᱚ ᱠᱟᱛᱷᱟ ᱞᱟᱹᱭ ᱠᱟᱛᱮ ᱜᱮ ᱱᱚᱰᱮ ᱜᱮ ᱛᱮᱦᱮᱧᱟᱜ ᱡᱟᱦᱟᱸ ᱜᱟᱯᱟᱞᱢᱟᱨᱟᱣ ᱛᱟᱦᱮᱸ ᱠᱟᱱᱟ ᱱᱚᱣᱟ ᱞᱤᱧ ᱢᱩᱪᱟᱹᱫ ᱠᱮᱫᱟ ᱡᱚᱦᱟᱨ